ᱚᱞ ᱪᱤᱠᱤ ᱥᱚᱢᱚᱨᱛᱷᱚᱱ ᱫᱚ ᱟᱹᱰᱤ ᱵᱟᱹᱲᱤᱡ ᱜᱮᱭᱟ ᱱᱚᱰᱮ ᱫᱚ ᱡᱟᱦᱟᱸ ᱞᱮᱠᱟ ᱛᱮᱜᱮ ᱮᱱᱤ ᱦᱟᱣ ᱟᱞᱮ ᱚᱞ ᱪᱤᱠᱤ ᱞᱮ ᱵᱤᱨᱳᱫᱟ ᱚᱞ ᱪᱤᱠᱤ ᱫᱚ ᱵᱟᱞᱮ ᱦᱩᱭ ᱦᱚᱪᱚᱣᱟᱜᱼᱟ ᱚᱞ ᱪᱤᱠᱤ ᱢᱤᱫᱴᱟᱝ ᱚᱱᱠᱟᱱ ᱥᱮᱸᱜᱮᱞ ᱥᱟᱨᱮ ᱵᱮᱱᱟᱣ ᱟᱠᱟᱫ ᱫᱚ ᱜᱩᱨᱩ ᱜᱚᱢᱠᱮ ᱚᱱᱠᱟᱱ ᱥᱮᱸᱜᱮᱞ ᱥᱟᱨᱮ ᱵᱮᱱᱟᱣ ᱟᱠᱟᱫ ᱫᱚ ᱜᱩᱨᱩ ᱜᱚᱢᱠᱮ ᱡᱮ ᱚᱱᱟ ᱫᱚ ᱡᱟᱦᱟᱸ ᱜᱮ ᱵᱟᱹᱭᱨᱤ ᱠᱚ ᱵᱟᱹᱭᱨᱤ ᱠᱚ ᱧᱮᱞ ᱫᱟᱨᱟᱢᱚᱜᱼᱟ ᱠᱚ ᱧᱮᱞ ᱫᱟᱨᱟᱢ ᱠᱚᱣᱟ ᱡᱚᱛᱚ ᱵᱟᱠᱷᱮᱲ ᱨᱮᱜᱮ ᱚᱱᱟ ᱢᱮᱱᱟᱜᱼᱟ ᱛᱚ ᱚᱞᱪᱤᱠᱤ ᱫᱚ ᱚᱱᱠᱟᱱ ᱥᱟᱨ ᱠᱟᱱᱟ ᱚᱱᱠᱟᱱ ᱜᱩᱱ ᱠᱟᱱ ᱫᱚ ᱡᱮ ᱡᱩᱫᱤ ᱮᱴᱟᱜ ᱫᱷᱚᱨᱚᱢ ᱡᱩᱫᱤ ᱵᱟᱹᱲᱤᱡ ᱫᱷᱚᱨᱚᱢ ᱵᱚᱞᱚ ᱠᱚᱜᱼᱟ ᱠᱚ ᱵᱟᱹᱲᱤᱡ ᱵᱚᱸᱜᱟ ᱠᱚ ᱵᱚᱞᱚ ᱠᱚᱜᱼᱟ ᱩᱱᱠᱩ ᱠᱚ ᱪᱟᱵᱟ ᱥᱤᱴᱷᱟᱹ ᱩᱛᱟᱹᱨᱚᱜᱼᱟ ᱚᱱᱟ ᱠᱷᱟᱹᱛᱤᱨ ᱩᱱᱠᱩ ᱡᱟᱦᱟᱸᱭ ᱵᱟᱹᱲᱤᱡ ᱨᱮᱠᱚ ᱵᱚᱞᱚ ᱟᱠᱟᱱ ᱫᱚ ᱵᱟᱹᱲᱤᱡ ᱫᱷᱚᱨᱚᱢ ᱨᱮᱠᱚ ᱥᱚᱲᱚ ᱵᱚᱞᱚ ᱟᱠᱟᱱ ᱫᱚ ᱮᱴᱟᱜ ᱫᱷᱚᱨᱚᱢ ᱨᱮᱠᱚ ᱥᱚᱲᱚ ᱵᱚᱞᱚ ᱟᱠᱟᱱ ᱫᱚ ᱩᱱᱠᱩ ᱱᱤᱛᱚᱜ ᱵᱚᱛᱚᱨ ᱵᱚᱞᱚ ᱟᱠᱟᱫ ᱠᱚᱣᱟ ᱟᱫᱚᱢ ᱦᱚᱲ ᱟᱫᱚᱢ ᱥᱟᱱᱛᱟᱞ ᱚᱱᱠᱟᱱ ᱠᱚ ᱢᱮᱱᱟᱜ ᱠᱚᱣᱟ ᱨᱚᱲ ᱠᱚ ᱟᱫ ᱠᱟᱫᱟ ᱟᱫᱚ ᱱᱩᱠᱩ ᱜᱮᱠᱚ ᱟᱫ ᱟᱠᱟᱱᱟ

ᱟᱫᱚ ᱱᱚᱰᱮ ᱩᱞᱴᱟᱹ ᱫᱚᱠᱚ ᱢᱮᱱᱫᱟ ᱵᱚᱞᱮ ᱦᱟ ᱱᱚᱣᱟ ᱚᱞ ᱪᱤᱠᱤ ᱵᱚᱱ ᱞᱟᱹᱜᱩᱭᱟᱵᱚᱱ ᱪᱤᱠᱟᱹᱭᱟᱵᱚᱱ ᱟᱨ ᱥᱟᱱᱛᱟᱲ ᱯᱟᱨᱜᱟᱱᱟ ᱨᱮᱦᱚᱸ ᱱᱚᱝᱠᱟᱱ ᱵᱩᱜᱲᱤ ᱵᱚᱱ ᱵᱮᱱᱟᱣ ᱠᱟᱱᱟ ᱵᱚᱞᱮ ᱤᱱᱴᱟᱨᱱᱟᱞ ᱵᱩᱜᱲᱤ ᱵᱚᱱ ᱢᱮᱛᱟᱣ ᱠᱟᱱᱟ ᱵᱩᱜᱲᱤ ᱢᱟ ᱩᱱᱠᱩ ᱠᱟᱱ ᱜᱮᱭᱟ ᱠᱚ ᱢᱮᱱᱠᱷᱟᱱ ᱤᱱᱴᱟᱨᱱᱟᱞ ᱵᱩᱜᱲᱤ ᱥᱟᱯᱳᱨᱴ ᱨᱮᱠᱚ ᱦᱮᱱᱟᱜ ᱠᱚᱣᱟ ᱩᱱᱠᱩ ᱩᱱᱠᱩ ᱵᱩᱜᱲᱤ ᱠᱚ ᱵᱮᱱᱟᱣ ᱦᱚᱪᱚᱜ ᱠᱟᱱ ᱛᱟᱵᱚᱱᱟ ᱟᱫᱚ ᱱᱩᱠᱩ ᱫᱚ ᱱᱤᱛ ᱫᱚ ᱟᱵᱚ ᱵᱚᱱ ᱨᱟᱸᱜᱟᱣ ᱡᱟᱣᱨᱟᱣ ᱠᱟᱱᱟ ᱩᱱᱠᱩ ᱫᱚ ᱜᱩᱰᱩ ᱞᱮᱠᱟ ᱵᱚᱱ ᱚᱜ ᱧᱤᱨ ᱩᱰᱩᱠ ᱱᱩᱠᱩ ᱢᱟᱹᱭ ᱟᱢᱟᱜ ᱧᱩᱛᱩᱢ ᱤᱧᱟᱹᱜ ᱧᱩᱛᱩᱢ ᱫᱚ ᱢᱤᱱᱟ ᱠᱷᱟᱛᱩᱱ ᱟᱞᱮ ᱫᱚ ᱡᱷᱟᱲᱜᱨᱟᱢ ᱨᱮᱱᱟᱜ ᱡᱚᱢᱤᱫᱟᱨ ᱰᱟᱸᱜᱟ ᱦᱟᱭ ᱥᱠᱩᱞ ᱠᱷᱚᱱᱟᱜ ᱢᱟᱫᱽᱫᱷᱚᱢᱤᱠ ᱯᱚᱨᱤᱠᱠᱷᱟ ᱞᱮ ᱮᱢ ᱠᱮᱫᱟ ᱛᱮᱦᱮᱧ ᱠᱚᱥᱪᱮᱱ ᱠᱚ ᱟᱹᱰᱤ ᱱᱟᱯᱟᱭ ᱜᱮ ᱦᱮᱡ ᱟᱠᱟᱱᱟ ᱯᱩᱨᱟᱹ ᱜᱮ ᱚᱞᱪᱤᱠᱤ ᱛᱮ ᱦᱮᱡ ᱟᱠᱟᱱᱟ ᱟᱨ ᱡᱟᱦᱟᱸ ᱠᱚᱞᱮ ᱯᱟᱲᱦᱟᱣ ᱟᱠᱟᱱᱟ ᱤᱱᱟᱹ ᱠᱚ ᱠᱚᱢᱚᱱ ᱜᱮ ᱦᱮᱡ ᱟᱠᱟᱱᱟ ᱡᱚᱛᱚ ᱜᱮ ᱟᱫᱚ ᱛᱮᱦᱮᱧ ᱢᱟ ᱱᱚᱜᱼᱚᱭ ᱟᱢᱟᱜ ᱧᱩᱛᱩᱢ ᱛᱟᱢ ᱟᱢᱤᱱᱟ ᱠᱷᱟᱛᱩᱱ ᱛᱚ ᱛᱮᱦᱮᱧ ᱪᱮᱫᱟᱜ ᱟᱢ ᱱᱚᱣᱟ ᱥᱟᱱᱛᱟᱞᱤ ᱢᱤᱰᱤᱭᱟᱢ ᱮᱢ ᱥᱟᱱᱛᱟᱞᱤᱧ ᱠᱩᱥᱤᱭᱟᱜᱼᱟ ᱥᱟᱱᱛᱟᱞᱤ ᱚᱞᱚᱜ ᱯᱟᱲᱦᱟᱜ ᱞᱟᱭ ᱞᱟᱠᱪᱟᱨ ᱟᱹᱨᱤᱪᱟᱹᱞᱤ ᱡᱚᱛᱚᱣᱟᱜ ᱜᱤᱧ ᱠᱩᱥᱤᱭᱟᱜ ᱛᱮ ᱛᱮᱦᱮᱧ ᱤᱧ ᱢᱤᱰᱤᱭᱟᱢ ᱛᱤᱧ ᱯᱟᱲᱦᱟᱜ ᱠᱟᱱᱟ
ᱟᱹᱫᱤᱵᱟᱹᱥᱤᱭᱟᱜ ᱚᱞᱪᱤᱠᱤ ᱫᱚ ᱟᱹᱫᱤᱵᱟᱹᱥᱤᱭᱟᱜ ᱢᱮᱫ ᱠᱟᱱ ᱜᱮᱭᱟ ᱢᱮᱱᱠᱷᱟᱱ ᱟᱫᱷᱟᱱ ᱦᱚᱲ ᱫᱚ ᱵᱟᱵᱚᱱ ᱵᱩᱡᱷᱟᱹᱣ ᱴᱷᱤᱠᱟᱹ ᱫᱟᱲᱮᱭᱟᱜ ᱠᱟᱱᱟ ᱟᱹᱫᱤᱵᱟᱹᱥᱤᱭᱟᱜ ᱢᱮᱫ ᱠᱟᱱᱟ ᱥᱮ ᱵᱟᱝ ᱠᱟᱱᱟ ᱢᱮᱱᱠᱷᱟᱱ ᱱᱚᱣᱟ ᱫᱚ ᱵᱟᱵᱚᱱ ᱴᱷᱤᱠᱟᱹ ᱚᱱᱠᱟ ᱫᱚ ᱱᱚᱰᱮ ᱫᱚ ᱚᱞᱪᱤᱠᱤ ᱛᱮ ᱯᱟᱲᱦᱟᱣ ᱞᱮᱱᱠᱷᱟᱱ ᱜᱤᱫᱽᱨᱟᱹ ᱠᱚᱫᱚ ᱛᱤᱥ ᱨᱮᱦᱚᱸ ᱵᱟᱠᱚ ᱵᱮᱠᱟᱨᱚᱜᱼᱟ ᱜᱤᱫᱽᱨᱟᱹ ᱚᱞᱪᱤᱠᱤ ᱛᱮᱠᱚ ᱚᱞ ᱞᱮᱠᱷᱟᱱ ᱟᱠᱚᱣᱟᱜ ᱟᱜᱟᱢ ᱱᱟᱜᱟᱢ ᱡᱷᱚᱛᱚᱣᱟᱜ ᱠᱚ ᱴᱷᱤᱠᱟᱹ ᱫᱚᱦᱚ ᱫᱟᱲᱮᱭᱟᱜᱼᱟ ᱵᱚᱸᱜᱟ ᱵᱩᱨᱩ ᱥᱟᱡᱽ ᱥᱟᱯᱲᱟᱣ ᱮᱱᱮᱡ ᱥᱮᱨᱮᱧ ᱱᱚᱣᱟ ᱫᱚ ᱡᱩᱜᱽ ᱡᱩᱜᱽ ᱜᱮ ᱡᱤᱭᱟᱹᱲ ᱵᱟᱧᱪᱟᱣ ᱜᱮ ᱫᱚᱦᱚᱭᱟ ᱟᱵᱚᱣᱟᱜ ᱛᱤᱱᱟᱹᱜ ᱟᱲᱟᱝ ᱢᱮᱱᱟᱜᱼᱟ ᱟᱵᱚᱣᱟᱜ ᱛᱤᱱᱟᱹᱜ ᱟᱲᱟᱝ ᱢᱮᱱᱟᱜᱼᱟ ᱱᱚᱣᱟ ᱚᱞ ᱪᱤᱠᱤ ᱛᱤᱨᱮ ᱟᱢ ᱚᱱᱟ ᱣᱚᱨᱱᱚᱢᱟᱞᱟᱢ ᱧᱮᱞᱟ ᱛᱚ ᱣᱚᱨᱱᱚᱢᱟᱞᱟ ᱧᱮᱞ ᱛᱮᱜᱮᱢ ᱟᱹᱲᱤᱥᱚᱜᱼᱟ ᱡᱟᱦᱟᱸᱴᱟᱜ ᱥᱠᱨᱤᱯᱴ ᱨᱮᱜᱮ ᱥᱮ ᱞᱤᱯᱤ ᱨᱮᱭᱟᱜ ᱫᱚ ᱢᱤᱫ ᱵᱟᱨ ᱜᱩᱱ ᱛᱟᱦᱮᱱᱟ ᱡᱮᱥᱮ ᱢᱤᱫᱴᱮᱱ ᱟᱠᱷᱚᱨ ᱨᱮᱭᱟᱜ ᱫᱚ ᱢᱤᱫᱴᱮᱱ ᱜᱮ ᱩᱪᱟᱨᱚᱱ ᱦᱩᱭᱩᱜ ᱡᱩᱲ ᱠᱟᱱᱟ ᱮᱠ ᱟᱠᱪᱷᱟᱨ ᱥᱮ ᱮᱠ ᱦᱤ ᱩᱪᱟᱨᱚᱱ ᱠᱟ ᱦᱚᱱᱟ ᱟᱣᱥᱭᱚᱠ ᱦᱮ ᱤᱱᱟᱹ ᱠᱟᱛᱮᱢ ᱧᱮᱞ ᱞᱮᱠᱷᱟᱡ ᱟᱢ ᱡᱟᱦᱟᱸᱴᱟᱜ ᱜᱮᱢ ᱨᱚᱲᱮᱫ ᱠᱟᱱ ᱡᱮᱢᱚᱱ ᱚᱱᱟᱢ ᱚᱞ ᱫᱟᱲᱮᱭᱟᱜ ᱚᱠᱟᱢ ᱟᱢ ᱨᱚᱲᱟ ᱡᱮᱢᱚᱱ ᱚᱱᱠᱟ ᱜᱮᱢ ᱚᱞ ᱫᱟᱲᱮᱭᱟᱜ ᱟᱨ ᱤᱱᱟᱹ ᱠᱟᱛᱮ ᱟᱵᱚᱣᱟᱜ ᱛᱤᱱᱟᱹᱜ ᱟᱲᱟᱝ ᱢᱮᱱᱟᱜᱼᱟ ᱟᱢ ᱪᱮᱫ ᱞᱮᱠᱟᱢ ᱨᱚᱲᱫᱟ ᱡᱮᱭᱥᱮ ᱤᱧ ᱨᱚᱲᱟ ᱠᱟᱜᱚᱡᱽ ᱫᱚ ᱠᱟᱜᱚᱡᱽ ᱫᱚ ᱚᱠᱟ ᱠᱷᱚᱱ ᱩᱰᱩᱝᱚᱜ ᱠᱟᱱᱟ ᱚᱱᱟ ᱨᱮᱭᱟᱜ ᱢᱩᱞ ᱟᱲᱟᱝ ᱫᱚ ᱪᱮᱫ ᱠᱟᱱᱟ ᱱᱩᱠᱩᱣᱟᱜ ᱨᱮᱢ ᱧᱮᱞ ᱞᱮᱠᱷᱟᱡ ᱟᱭᱢᱟ ᱰᱷᱮᱨ ᱫᱚ ᱥᱟᱵᱟᱫ ᱠᱟᱱᱟ

ᱴᱩᱰᱟᱹᱜᱟ ᱱᱚᱣᱟ ᱞᱟᱹᱲᱦᱟᱹᱭ ᱫᱚ ᱵᱷᱟᱥᱟ ᱨᱮᱭᱟᱜ ᱫᱚ ᱛᱤᱥ ᱜᱮ ᱵᱟᱝ ᱠᱟᱱᱟ ᱱᱚᱣᱟ ᱞᱟᱹᱲᱦᱟᱹᱭ ᱫᱚ ᱮᱠᱮᱱ ᱞᱤᱯᱤ ᱨᱮᱭᱟᱜ ᱞᱟᱹᱲᱦᱟᱹᱭ ᱠᱟᱱᱟ ᱟᱞᱮ ᱫᱚ ᱞᱤᱯᱤ ᱞᱮ ᱵᱤᱨᱳᱫᱷ ᱫᱟ ᱚᱱᱟ ᱦᱚᱸ ᱱᱚᱣᱟ ᱤᱭᱟᱹᱛᱮ ᱞᱮ ᱵᱤᱨᱳᱫᱷ ᱫᱟ ᱪᱮᱫᱟᱜ ᱡᱮ ᱚᱱᱟ ᱫᱚ ᱟᱱᱥᱟᱭᱮᱱᱥᱴᱤᱯᱷᱤᱠ ᱜᱮᱭᱟ ᱚᱵᱮᱜᱽᱭᱟᱱᱤᱠ ᱜᱮᱭᱟ ᱟᱨ ᱟᱞᱮ ᱛᱟᱨᱠ ᱞᱟᱹᱜᱤᱫ ᱞᱮ ᱛᱮᱭᱟᱨ ᱜᱮᱭᱟ ᱡᱩᱫᱤ ᱟᱞᱮ ᱥᱚᱸᱜᱮ ᱛᱟᱨᱠ ᱞᱟᱹᱜᱤᱫ ᱠᱚ ᱛᱮᱭᱟᱨ ᱜᱮ ᱠᱷᱟᱡ ᱢᱟ ᱡᱟᱦᱟᱸᱭᱴᱟᱜ ᱚᱞᱪᱤᱠᱤ ᱨᱮᱱ ᱵᱷᱟᱥᱟ ᱵᱮᱜᱽᱭᱟᱱᱤᱠ ᱵᱷᱟᱥᱟᱵᱤᱫ ᱠᱚ ᱢᱮᱱᱟᱜ ᱠᱚᱣᱟ ᱛᱚ ᱢᱟ ᱦᱤᱡᱩᱜ ᱯᱮ ᱟᱨ ᱢᱟ ᱛᱟᱨᱠ ᱯᱮ ᱟᱞᱮ ᱥᱚᱸᱜᱮ ᱡᱩᱫᱤ ᱯᱮ ᱟᱯᱮ ᱯᱮ ᱥᱟᱵᱤᱛ ᱠᱮᱫᱟ ᱵᱚᱞᱮ ᱱᱚᱣᱟ ᱵᱮᱜᱽᱭᱟᱱᱤᱠ ᱜᱮᱭᱟ ᱛᱚᱵᱮ ᱦᱮᱸ ᱟᱞᱮ ᱦᱚᱸᱞᱮ ᱚᱱᱟᱞᱮ ᱟᱯᱱᱟᱨᱟ ᱞᱮᱠᱤᱱ ᱛᱟᱨᱠ ᱨᱮᱫᱚ ᱵᱟᱠᱚ ᱦᱮᱡ ᱫᱟᱲᱮᱭᱟᱜᱼᱟ ᱱᱩᱠᱩ ᱫᱚ ᱛᱤᱥ ᱜᱮ ᱵᱟᱠᱚ ᱛᱟᱨᱠ ᱨᱮ ᱩᱱᱠᱩ ᱴᱷᱮᱱ ᱡᱤᱱᱤᱥ ᱜᱮ ᱵᱟᱹᱱᱩᱜᱼᱟ ᱪᱮᱫ ᱠᱚ ᱚᱞᱪᱤᱠᱤ ᱫᱚ ᱟᱵᱚᱣᱟᱜ ᱡᱟᱱᱟᱢ ᱟᱲᱟᱝ ᱠᱟᱱᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱠᱟᱛᱷᱟᱱ ᱚᱞ ᱪᱤᱠᱤ ᱟᱵᱚ ᱥᱮᱪᱮᱫ ᱜᱮᱭᱟᱱ ᱧᱟᱢ ᱞᱟᱹᱜᱤᱫ ᱢᱮᱱᱫᱚ ᱟᱵᱚᱨᱮᱱ ᱜᱤᱫᱽᱨᱟᱹ ᱯᱤᱫᱽᱨᱟᱹ ᱟᱜᱚᱣᱟᱜ ᱟᱠᱚᱣᱟᱜ ᱟᱜᱟᱢ ᱱᱟᱜᱟᱢ ᱵᱟᱰᱟᱭ ᱞᱟᱹᱜᱤᱫ ᱡᱚᱛᱚ ᱟᱵᱚᱣᱟᱜ ᱨᱮ ᱚᱱᱟ ᱚᱞ ᱛᱚᱞ ᱠᱟᱛᱮ ᱠᱤᱱ ᱫᱚᱦᱚ ᱦᱚᱴᱚ ᱟᱠᱟᱫᱼᱟ ᱡᱚᱠᱷᱚᱱ ᱚᱱᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱚᱞ ᱛᱚᱞ ᱠᱟᱛᱮ ᱠᱤᱱ ᱫᱚᱦᱚ ᱟᱠᱟᱫᱼᱟ ᱛᱚᱵᱮ ᱪᱮᱫᱟᱜ ᱟᱵᱚ ᱵᱟᱝ ᱵᱚᱱ ᱡᱚᱜᱟᱣ ᱡᱚᱛᱚᱱᱟ ᱚᱱᱟᱛᱮ ᱟᱹᱞᱤᱧᱟᱜ ᱫᱤᱥ ᱦᱩᱫᱤᱥ ᱩᱭᱦᱟᱹᱨ ᱥᱟᱱᱟᱢ ᱜᱤᱫᱽᱨᱟᱹ ᱠᱚ ᱢᱟᱹᱭ ᱠᱚ ᱵᱟᱹᱵᱩ ᱠᱚ ᱵᱮᱴᱟ ᱠᱚ ᱥᱟᱶᱛᱮ ᱟᱵᱚᱨᱤᱱ ᱜᱟᱹᱠᱷᱩᱲᱤᱭᱟᱹ ᱯᱩᱨᱩᱫᱷᱩᱞ ᱯᱟᱨᱜᱟᱱᱟ ᱡᱟᱦᱟᱸ ᱜᱮ ᱦᱟᱸᱜ ᱵᱟᱝ ᱵᱚᱱ ᱵᱟᱲᱟᱭ ᱟᱠᱟᱫ ᱫᱚ ᱟᱵᱚᱣᱟᱜ ᱚᱞ ᱪᱤᱠᱤ ᱚᱞ ᱚᱱᱟ ᱠᱚ ᱫᱮᱵᱚᱱ ᱪᱮᱫᱚᱜᱼᱟ ᱥᱟᱶᱛᱮ ᱟᱵᱚᱣᱟᱜ ᱟᱜᱟᱢ ᱱᱟᱜᱟᱢ ᱫᱤᱥ ᱦᱩᱫᱤᱥ ᱨᱮᱱᱟᱜ ᱡᱚᱛᱚᱣᱟᱜ ᱠᱟᱛᱷᱟ ᱵᱚᱱ ᱵᱟᱲᱟᱭ ᱜᱚᱴᱟ ᱫᱟᱲᱮᱭᱟᱜᱼᱟ